ᱫᱤᱥ ᱦᱩᱫᱤᱥ ᱥᱟᱶᱛᱟ ᱟᱵᱷᱮᱱ ᱤᱭᱩᱴᱩᱵᱽ ᱪᱮᱱᱮᱞ ᱠᱷᱚᱱ ᱡᱚᱛᱚ ᱜᱟᱛᱮ ᱠᱚᱜᱮ ᱥᱟᱹᱜᱩᱱ ᱡᱚᱦᱟᱨ ᱜᱟᱛᱮ ᱠᱚ ᱛᱮᱦᱮᱧᱟᱜ ᱵᱷᱤᱰᱤᱭᱳ ᱨᱮᱫᱚᱧ ᱞᱟᱹᱭᱟ ᱡᱮ ᱟᱵᱚ ᱪᱤᱠᱟᱞᱮ ᱪᱤᱠᱟ ᱞᱮᱠᱟᱛᱮ ᱟᱵᱚᱣᱟᱜ ᱴᱨᱮᱰᱤᱥᱚᱱᱟᱞ ᱰᱨᱮᱥ ᱡᱟᱦᱟᱸ ᱫᱚ ᱟᱵᱚ ᱥᱟᱱᱛᱟᱞ ᱠᱚᱣᱟᱜ ᱯᱟᱹᱧᱪᱤ ᱫᱷᱩᱛᱤ ᱯᱟᱹᱧᱪᱤ ᱥᱟᱹᱲᱤ ᱢᱟᱱᱮ ᱟᱵᱚ ᱡᱟᱦᱟᱸ ᱛᱤᱱᱟᱹᱜ ᱟᱵᱚᱣᱟᱜ ᱟᱹᱨᱤᱪᱟᱹᱞᱤ ᱨᱮᱱᱟᱜ ᱢᱤᱫᱴᱟᱝ ᱮᱯᱥ ᱠᱷᱚᱱ ᱵᱚᱱ ᱠᱤᱨᱤᱧ ᱫᱟᱲᱮᱭᱟᱜᱼᱟ ᱡᱟᱦᱟᱸ ᱫᱚ ᱟᱵᱚ ᱥᱟᱱᱛᱟᱲ ᱠᱚᱣᱟᱜ ᱮᱯᱥ ᱠᱟᱱ ᱜᱮᱭᱟ ᱛᱚ ᱚᱱᱟ ᱨᱮᱱᱟᱜ ᱧᱩᱛᱩᱢ ᱫᱚ ᱠᱟᱱᱟ ᱟᱹᱨᱤᱪᱟᱹᱞᱤ ᱵᱟᱡᱟᱨ ᱛᱚ ᱱᱚᱣᱟ ᱵᱟᱡᱟᱨ ᱠᱷᱚᱱ ᱜᱮ ᱟᱵᱚ ᱵᱚᱱ ᱠᱤᱨᱤᱧ ᱫᱟᱲᱮᱭᱟᱜᱼᱟ ᱛᱚ ᱪᱤᱠᱟᱹ ᱞᱮᱠᱟᱛᱮ ᱱᱚᱣᱟ ᱮᱯᱥ ᱵᱚᱱ ᱰᱟᱣᱩᱱᱞᱳᱰᱟ ᱟᱨ ᱪᱮᱫ ᱪᱮᱫ ᱚᱸᱰᱮ ᱠᱷᱚᱱ ᱧᱟᱢᱚᱜ ᱠᱟᱱᱟ ᱛᱚ ᱱᱚᱣᱟ ᱵᱷᱤᱰᱤᱭᱳ ᱮᱛᱚᱦᱚᱵ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱛᱚ ᱜᱟᱛᱮ ᱠᱚ ᱟᱵᱚᱣᱟᱜ ᱢᱳᱵᱟᱭᱤᱞ ᱥᱠᱨᱤᱱ ᱨᱮᱵᱚᱱ ᱥᱮᱱᱚᱜ ᱢᱟ ᱪᱟᱞᱟᱣ ᱠᱟᱛᱮ ᱡᱚᱛᱚ ᱠᱷᱚᱱ ᱯᱩᱭᱞᱩ ᱟᱵᱚ ᱯᱞᱮ ᱥᱴᱳᱨ ᱛᱮ ᱥᱮᱱᱚᱜ ᱦᱩᱭᱩᱜ ᱛᱟᱵᱚᱱᱟ ᱛᱚ ᱯᱞᱮ ᱥᱴᱳᱨᱤᱧ ᱪᱟᱞᱟᱜ ᱠᱟᱱᱟ ᱯᱞᱮ ᱥᱴᱳᱨ ᱪᱟᱞᱟᱣ ᱠᱟᱛᱮ ᱪᱮᱛᱟᱱ ᱨᱮ ᱥᱟᱨᱪ ᱨᱮᱵᱚᱱ ᱚᱞ ᱢᱟ ᱟᱹᱨᱤᱪᱟᱹᱞᱤ ᱵᱟᱡᱟᱨ ᱮ ᱟᱨ ᱟᱭ ᱥᱤ ᱮᱭᱤᱪ ᱮ ᱮᱞ ᱟᱭ ᱟᱹᱨᱤᱪᱟᱹᱞᱤ ᱵᱟᱡᱟᱨ ᱵᱤ ᱮ ᱡᱮᱴ ᱰᱚᱵᱚᱞ ᱮ ᱟᱨ ᱟᱨ ᱵᱚᱱ ᱥᱟᱨᱪ ᱢᱟ ᱡᱟᱦᱟᱸ ᱱᱚᱜᱼᱚᱭ ᱯᱳᱭᱞᱳ ᱨᱮ ᱦᱮᱡ ᱟᱠᱟᱱ ᱱᱚᱣᱟ ᱜᱮ ᱡᱟᱦᱟᱸᱭ ᱠᱚ ᱟᱨᱚ ᱵᱚᱱ ᱰᱟᱣᱩᱱᱞᱳᱰᱟ ᱰᱟᱣᱩᱱᱞᱳᱰ ᱠᱟᱛᱮᱫ ᱵᱚᱱ ᱤᱱᱥᱴᱚᱞ ᱢᱟ ᱤᱧᱟᱹᱝ ᱫᱚ ᱰᱟᱣᱩᱱᱞᱳᱰ ᱠᱟᱛᱮᱫ ᱤᱱᱥᱴᱚᱞ ᱜᱮ ᱚᱱᱟᱛᱤᱧ ᱳᱯᱮᱱ ᱮᱫᱟ ᱳᱯᱮᱱ ᱠᱤᱫᱟᱹᱧ ᱛᱚ ᱜᱟᱛᱮ ᱠᱚ ᱱᱚᱰᱮ ᱟᱵᱚ ᱵᱚᱱ ᱧᱮᱞ ᱫᱟᱲᱮᱭᱟᱜ ᱠᱟᱱᱟ ᱡᱮ ᱱᱚᱰᱮ ᱟᱵᱚ ᱥᱟᱱᱛᱟᱲ ᱟᱹᱫᱤᱵᱟᱹᱥᱤ ᱠᱚᱣᱟᱜ ᱟᱹᱰᱤ ᱠᱤᱪᱷᱩ ᱢᱮᱱᱟᱜ ᱠᱟᱫᱟ ᱱᱚᱣᱟ ᱟᱹᱨᱤᱪᱟᱹᱞᱤ ᱵᱟᱡᱟᱨ ᱨᱮ ᱛᱚ ᱱᱚᱰᱮ ᱟᱵᱚ ᱡᱟᱦᱟᱸ ᱟᱵᱚᱣᱟᱜ ᱴᱨᱮᱰᱤᱥᱚᱱᱟᱞ ᱰᱨᱮᱥ ᱛᱟᱵᱚᱱ ᱚᱱᱟ ᱠᱚ ᱢᱮᱱᱟᱜ ᱠᱟᱫᱟ ᱞᱩᱜᱽᱲᱤᱡ ᱠᱚ ᱟᱝᱨᱚᱵ ᱠᱚ ᱢᱟᱱᱮ ᱡᱚᱛᱚ ᱨᱚᱠᱚᱢᱟᱜ ᱜᱮ ᱚᱱᱟ ᱥᱟᱶᱛᱮ ᱟᱵᱚ ᱥᱟᱱᱛᱟᱲ ᱠᱚᱣᱟᱜ ᱵᱳᱭ ᱢᱮᱱᱟᱜ ᱟᱠᱟᱫᱟ ᱵᱳᱭ ᱚᱱᱟ ᱥᱟᱶᱛᱮ ᱟᱨᱚ ᱟᱵᱚ ᱟᱹᱫᱤᱵᱟᱹᱥᱤ ᱜᱷᱩᱲᱤ ᱢᱮᱱᱟᱜ ᱟᱠᱟᱫᱟ ᱚᱱᱟ ᱥᱟᱶᱛᱮ ᱟᱵᱚᱣᱟᱜ ᱞᱚᱠᱮᱴ ᱢᱮᱱᱟᱜ ᱟᱠᱟᱫᱟ ᱚᱱᱟ ᱥᱟᱶᱛᱮ ᱥᱩᱫ ᱵᱟᱦᱟ ᱢᱮᱱᱟᱜ ᱟᱠᱟᱫᱟ ᱛᱚ ᱱᱚᱝᱠᱟ ᱜᱮ ᱟᱹᱰᱤᱜᱟᱱ ᱟᱵᱚ ᱥᱟᱱᱛᱟᱲ ᱠᱚᱣᱟᱜ ᱡᱟᱦᱟᱸ ᱫᱚ ᱟᱵᱚᱣᱟᱜ ᱵᱮᱵᱚᱦᱟᱨ ᱨᱮᱱᱟᱜ ᱡᱤᱱᱤᱥ ᱱᱚᱰᱮ ᱠᱷᱚᱱ ᱟᱵᱚ ᱵᱚᱱ ᱠᱤᱨᱤᱧ ᱫᱟᱲᱮᱭᱟᱜᱼᱟ ᱱᱚᱣᱟ ᱟᱹᱨᱤᱪᱟᱹᱞᱤ ᱵᱟᱡᱟᱨ ᱮᱯᱥ ᱠᱷᱚᱱ ᱡᱚᱛᱚ ᱜᱟᱛᱮ ᱠᱚᱜᱮ ᱵᱚᱱ ᱵᱟᱲᱟᱭ ᱫᱟᱲᱮᱭᱟᱫᱟ ᱪᱮᱫ ᱪᱮᱫ ᱚᱸᱰᱮ ᱠᱷᱚᱱ ᱧᱟᱢᱚᱜ ᱠᱟᱱᱟ ᱟᱵᱚ ᱥᱟᱱᱛᱟᱲ ᱠᱚᱣᱟᱜ ᱟᱨ ᱡᱩᱫᱤ ᱵᱟᱯᱮ ᱵᱟᱲᱟᱭ ᱫᱟᱲᱮᱭᱟᱜ ᱠᱷᱟᱱ ᱞᱟᱛᱟᱨ ᱨᱮ ᱠᱚᱢᱮᱱᱴ ᱨᱮ ᱠᱚᱢᱮᱱᱴ ᱛᱟᱵᱚᱱ ᱯᱮ ᱜᱟᱛᱮ ᱠᱚ ᱟᱨ ᱡᱩᱫᱤ ᱱᱟᱣᱟ ᱜᱮ ᱠᱷᱟᱱ ᱫᱚᱯᱮ ᱱᱚᱣᱟ ᱤᱧᱟᱹᱝ ᱤᱭᱩᱴᱩᱵᱽ ᱪᱮᱱᱮᱞ ᱥᱟᱵᱥᱠᱨᱟᱭᱤᱵᱽ ᱠᱟᱜ ᱯᱮ ᱟᱨ ᱵᱮᱞ ᱟᱭᱠᱚᱱ ᱦᱚᱸ ᱡᱚᱴᱮᱫ ᱛᱚᱨᱟᱭ ᱯᱮ ᱱᱚᱝᱠᱟᱱ ᱱᱟᱣᱟ ᱱᱟᱣᱟ ᱵᱷᱤᱰᱤᱭᱳ ᱧᱟᱢ ᱞᱟᱹᱜᱤᱫ